ᱛᱮᱦᱮᱧᱟᱜ ᱵᱷᱤᱰᱤᱭᱳ ᱨᱮ ᱥᱟᱱᱟᱢ ᱠᱚ ᱥᱟᱹᱜᱩᱱ ᱫᱟᱨᱟᱢ ᱟᱨ ᱛᱮᱦᱮᱧᱟᱜ ᱵᱞᱚᱜ ᱡᱟᱦᱟᱸ ᱫᱚ ᱫᱩ ᱦᱟᱡᱟᱨ ᱵᱟᱭᱤᱥ ᱨᱮᱱᱟᱜ ᱢᱩᱪᱟᱹᱫ ᱫᱤᱱ ᱨᱮ ᱱᱚᱣᱟ ᱵᱷᱤᱰᱤᱭᱳ ᱮᱢᱚᱜᱚᱜ ᱠᱟᱱᱟ ᱛᱚ ᱥᱟᱱᱟᱢ ᱠᱚ ᱵᱟᱲᱟᱭ ᱦᱚᱪᱚ ᱞᱟᱹᱜᱤᱫ ᱡᱟᱦᱟᱸ ᱫᱚ ᱢᱤᱫᱴᱟᱝ ᱥᱚᱨᱮᱱ ᱥᱮᱯᱷᱟ ᱤᱭᱩᱴᱩᱵᱽ ᱪᱮᱱᱮᱞ ᱨᱮ ᱡᱟᱦᱟᱸᱭ ᱠᱚ ᱤᱭᱩ ᱡᱤ ᱥᱤ ᱠᱚ ᱛᱮᱭᱟᱨᱮᱜᱼᱟ ᱩᱱᱠᱩ ᱞᱟᱹᱜᱤᱫ ᱠᱩᱫᱩᱢ ᱡᱟᱦᱟᱸ ᱮᱢᱚᱜᱚᱜ ᱞᱟᱹᱜᱤᱫ ᱛᱚ ᱚᱱᱟ ᱠᱩᱫᱩᱢ ᱮᱠ ᱛᱟᱹᱨᱤᱠᱷ ᱮᱢᱚᱜᱚᱜᱼᱟ ᱟᱨ ᱡᱟᱦᱟᱸᱭ ᱚᱱᱟ ᱠᱩᱫᱩᱢᱮ ᱞᱟᱹᱭ ᱫᱟᱲᱮᱭᱟᱜᱼᱟ ᱢᱚᱬᱮ ᱜᱚᱴᱟᱝ ᱩᱱᱤ ᱢᱤᱫ ᱥᱟᱭ ᱴᱟᱠᱟ ᱥᱤᱨᱯᱟᱹᱭ ᱧᱟᱢᱟ ᱛᱚ ᱱᱚᱣᱟ ᱠᱟᱱᱟ ᱛᱮᱦᱮᱧᱟᱜ ᱵᱷᱤᱰᱤᱭᱳ ᱟᱨ ᱚᱱᱟ ᱥᱮᱞ ᱥᱟᱯᱷᱟᱭ ᱤᱭᱩᱴᱩᱵᱽ ᱪᱮᱱᱮᱞ ᱨᱮᱱᱟᱜ ᱞᱤᱝᱠ ᱰᱤᱥᱠᱨᱤᱯᱥᱚᱱ ᱨᱮᱦᱚᱸᱧ ᱮᱢ ᱠᱟᱜᱼᱟ ᱧᱮᱞ ᱛᱟᱵᱚᱱ ᱯᱮ ᱟᱨ ᱚᱸᱰᱮ ᱠᱷᱚᱱ ᱪᱟᱞᱟᱣ ᱫᱟᱲᱮᱭᱟᱜᱼᱟ ᱯᱮ ᱟᱨ ᱵᱟᱠᱷᱟᱱ ᱥᱚᱨᱮᱱ ᱥᱤᱯᱟᱹᱦᱤ ᱚᱞ ᱠᱟᱛᱮ ᱨᱮᱦᱚᱸ ᱚᱸᱰᱮ ᱯᱮ ᱠᱷᱩᱞᱟᱹᱣ ᱫᱟᱲᱮᱭᱟᱜᱼᱟ ᱪᱮ ᱪᱟᱞᱟᱣ ᱫᱟᱲᱮᱭᱟᱜᱼᱟ ᱯᱮ ᱪᱮᱱᱮᱞ ᱨᱮ ᱛᱚ ᱱᱚᱣᱟ ᱠᱟᱱᱟ ᱵᱷᱤᱰᱤᱭᱳ ᱡᱟᱦᱟᱸᱭ ᱠᱚ ᱚᱱᱟ ᱪᱮᱱᱮᱞ ᱵᱟᱝ ᱯᱮ ᱥᱟᱵᱥᱠᱨᱟᱭᱤᱵᱽ ᱠᱟᱜᱼᱟ ᱥᱟᱵᱥᱠᱨᱟᱭᱤᱵᱽ ᱠᱟᱜ ᱯᱮ ᱪᱮᱫᱟᱜ ᱥᱮ ᱯᱷᱟᱥᱴ ᱠᱚᱢᱮᱱᱴ ᱟᱨ ᱥᱮᱠᱮᱱᱰ ᱜᱮᱠᱤᱱ ᱧᱟᱢᱟ ᱚᱱᱟ ᱨᱮᱱᱟᱜ ᱞᱳᱜᱳ ᱡᱟᱦᱟᱸ ᱫᱚ ᱱᱚᱜᱼᱚᱭ ᱱᱚᱰᱮ ᱢᱮᱱᱟᱜᱼᱟ ᱧᱮᱞ ᱫᱟᱲᱮᱭᱟᱜ ᱟᱯᱮ ᱪᱮᱫᱟᱜ ᱥᱮ ᱟᱹᱰᱤᱜᱟᱱ ᱚᱱᱠᱟᱱ ᱞᱳᱜᱳ ᱢᱮᱱᱟᱜᱼᱟ ᱟᱨ ᱵᱟᱠᱷᱟᱱ ᱫᱚ ᱥᱚᱨᱮᱱ ᱥᱤᱯᱟᱹᱦᱤ ᱫᱚ ᱟᱹᱰᱤᱜᱟᱱ ᱪᱮᱱᱮᱞ ᱧᱩᱛᱩᱢ ᱦᱚᱸ ᱢᱮᱱᱟᱜᱼᱟ ᱛᱚ ᱞᱳᱜᱳ ᱧᱮᱞ ᱠᱟᱛᱮᱫ ᱧᱮᱞ ᱯᱮ ᱡᱟᱦᱟᱸᱴᱟᱜ ᱠᱟᱱᱟ ᱚᱱᱟᱜᱮ ᱥᱟᱵᱥᱠᱨᱟᱭᱤᱵᱽ ᱛᱟᱵᱚᱱ ᱯᱮ ᱢᱟ ᱮᱱᱠᱷᱟᱱ ᱥᱟᱱᱟᱢ ᱠᱚ ᱡᱚᱦᱟᱨ